ᱡᱚᱦᱟᱨ ᱜᱮ ᱜᱟᱛᱮ ᱠᱚ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱛᱤᱧ ᱥᱟᱹᱜᱩᱱ ᱫᱟᱨᱟᱢᱮᱫ ᱯᱮᱭᱟ ᱤᱧ ᱜᱮ ᱥᱟᱠᱩᱞᱟ ᱥᱚᱨᱮᱱ ᱫᱮᱞᱟ ᱵᱚ ᱵᱟᱰᱟᱭᱟ ᱛᱮᱦᱮᱧᱟᱜ ᱠᱩᱠᱞᱤ ᱨᱮᱭᱟᱜ ᱛᱮᱞᱟ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱦᱩᱞ ᱨᱮ ᱪᱮᱫ ᱥᱟᱠᱟᱢ ᱛᱮ ᱜᱤᱨᱟᱹ ᱠᱚ ᱵᱷᱮᱡᱟᱭᱮᱫ ᱛᱟᱦᱮᱸ ᱠᱟᱱᱟ ᱚᱯᱷᱥᱚᱱ ᱮ ᱱᱤᱢ ᱥᱟᱠᱟᱢ ᱚᱯᱷᱥᱚᱱ ᱵᱤ ᱪᱤᱴᱷᱤ ᱥᱟᱠᱟᱢ ᱚᱯᱷᱥᱚᱱ ᱥᱤ ᱥᱟᱨᱡᱚᱢ ᱥᱟᱠᱟᱢ ᱚᱯᱷᱥᱚᱱ ᱰᱤ ᱠᱟᱨᱟᱢ ᱥᱟᱠᱟᱢ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱥᱤ ᱥᱟᱨᱡᱚᱢ ᱥᱟᱠᱟᱢ ᱫᱚᱥᱟᱨ ᱠᱩᱠᱞᱤ ᱫᱚ ᱦᱩᱭᱩᱜ ᱠᱟᱱᱟ ᱚᱠᱟ ᱥᱟᱶᱛᱟ ᱠᱟᱹᱢᱤ ᱨᱮ ᱯᱮᱭᱟ ᱛᱤᱨᱤᱞ ᱴᱷᱮᱸᱜᱟ ᱞᱟᱜᱟᱜᱼᱟ ᱚᱯᱥᱚᱱ ᱮ ᱵᱟᱯᱞᱟ ᱚᱯᱥᱚᱱ ᱵᱤ ᱪᱷᱟᱹᱴᱭᱟᱹᱨ ᱚᱯᱥᱚᱱ ᱥᱤ ᱵᱷᱟᱸᱰᱟᱱ ᱚᱯᱥᱚᱱ ᱰᱤ ᱮ ᱵᱤ ᱥᱤ ᱡᱚᱛᱚ ᱠᱟᱹᱢᱤ ᱨᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱥᱤ ᱵᱷᱟᱸᱰᱟᱱ ᱛᱮᱥᱟᱨ ᱠᱩᱠᱞᱤ ᱫᱚ ᱦᱩᱭᱩᱜ ᱠᱟᱱᱟ ᱠᱟᱹᱯᱤ ᱵᱩᱨᱩ ᱫᱚ ᱚᱠᱟ ᱯᱚᱱᱚᱛ ᱨᱮ ᱢᱮᱱᱟᱜᱼᱟ ᱚᱯᱥᱚᱱ ᱮ ᱡᱷᱟᱲᱠᱷᱚᱸᱰ ᱚᱯᱥᱚᱱ ᱵᱤ ᱳᱰᱤᱥᱟ ᱚᱯᱥᱚᱱ ᱥᱤ ᱵᱤᱦᱟᱨ ᱚᱯᱥᱚᱱ ᱰᱤ ᱟᱥᱟᱢ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱵᱤ ᱳᱰᱤᱥᱟ ᱯᱩᱱᱟᱜ ᱠᱩᱠᱞᱤ ᱫᱚ ᱦᱩᱭᱩᱜ ᱠᱟᱱᱟ ᱜᱤᱫᱽᱨᱟᱹ ᱠᱚᱣᱟᱜ ᱚᱠᱟ ᱰᱟᱴᱟ ᱢᱟᱲᱟᱝ ᱚᱰᱚᱠ ᱞᱮᱱᱠᱷᱟᱱ ᱥᱮᱛᱟ ᱵᱟᱯᱞᱟ ᱦᱩᱭᱩᱜᱼᱟ ᱚᱯᱷᱥᱚᱱ ᱮ ᱞᱟᱛᱟᱨ ᱰᱟᱴᱟ ᱚᱯᱷᱥᱚᱱ ᱵᱤ ᱪᱮᱛᱟᱱ ᱰᱟᱴᱟ ᱚᱯᱷᱥᱚᱱ ᱥᱤ ᱡᱟᱢᱵᱷᱮ ᱰᱟᱴᱟ ᱚᱯᱷᱥᱚᱱ ᱰᱤ ᱚᱠᱟ ᱦᱚᱸ ᱵᱟᱝ ᱜᱮ ᱱᱚᱣᱟ ᱨᱮᱭᱟᱜ ᱛᱮᱞᱟ ᱫᱚ ᱦᱩᱭᱩᱜᱼᱟ ᱚᱯᱷᱥᱚᱱ ᱵᱤ ᱪᱮᱛᱟᱱ ᱰᱟᱴᱟ ᱢᱚᱬᱮ ᱟᱱᱟᱜ ᱠᱩᱠᱞᱤ ᱫᱚ ᱦᱩᱭᱩᱜ ᱠᱟᱱᱟ ᱥᱚᱦᱚᱨᱟᱭ ᱯᱚᱨᱚᱵᱽ ᱨᱮᱫᱚ ᱪᱤᱞᱤ ᱵᱚᱱ ᱪᱩᱢᱟᱹᱲᱟ ᱠᱚᱣᱟ ᱚᱯᱷᱥᱚᱱ ᱮ ᱦᱟᱹᱛᱤ ᱚᱯᱷᱥᱚᱱ ᱵᱤ ᱜᱟᱹᱭ ᱚᱯᱷᱥᱚᱱ ᱥᱤ ᱥᱮᱛᱟ ᱚᱯᱷᱥᱚᱱ ᱰᱤ ᱪᱤᱞᱤ ᱦᱚᱸ ᱵᱟᱝ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱵᱤ ᱜᱟᱹᱭ ᱛᱮᱦᱮᱧᱟᱜ ᱠᱩᱠᱞᱤ ᱞᱟᱹᱱᱟᱹᱭ ᱫᱚ ᱱᱚᱰᱮ ᱜᱮ ᱵᱷᱤᱰᱭᱳ ᱵᱚᱱ ᱠᱩᱥᱤᱭᱟᱜ ᱠᱷᱟᱱ ᱞᱟᱭᱤᱠ ᱮᱢᱟᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱢᱟ ᱛᱚᱵᱮ ᱛᱮᱦᱮᱧ ᱫᱚ ᱱᱤᱱᱟᱹᱜ ᱜᱮ ᱡᱚᱦᱟᱨ